ᱥᱟᱱᱛᱟᱲᱤ ᱨᱮ ᱚᱛ ᱠᱷᱚᱱ ᱛᱟᱭᱚᱢ ᱨᱮ ᱪᱮᱫ ᱢᱮᱱᱟᱜᱼᱟ ᱨᱟᱹᱯᱩᱫ ᱵᱟᱱᱟᱱ ᱥᱟᱰᱮᱭᱟ ᱥᱮ ᱵᱟᱝᱟ ᱟᱢ ᱟᱭᱳ ᱟᱡᱷᱱᱟᱨ ᱛᱮᱫᱤᱡ ᱦᱚᱢᱚᱱ ᱛᱮᱫ ᱠᱚᱲᱟᱢ ᱪᱤᱞᱤ ᱟᱭᱟ ᱟᱢ ᱟᱭᱳ ᱟᱡᱷᱱᱟᱨ ᱛᱮᱫᱤᱡ ᱦᱚᱢᱚᱱ ᱛᱮᱫ ᱠᱩᱲᱤᱢ ᱪᱤᱞᱤ ᱟᱭᱟ ᱛᱚ ᱱᱚᱣᱟ ᱠᱩᱠᱞᱤ ᱠᱚ ᱛᱚ ᱤᱫᱤᱭᱟᱵᱚᱱ ᱫᱮᱞᱟ ᱚᱱᱟ ᱱᱤᱢ ᱰᱤᱭᱟᱹ ᱯᱟᱛᱟ ᱯᱚᱨᱚᱵᱽ ᱮᱱᱮᱡ ᱧᱮᱞ ᱧᱮᱧᱮᱞ ᱟᱨ ᱚᱸᱰᱮ ᱜᱮ ᱱᱚᱣᱟ ᱠᱩᱠᱞᱤ ᱠᱚᱫᱚ ᱵᱚᱱ ᱫᱚᱦᱚᱭᱟ ᱛᱚ ᱡᱚᱦᱟᱨ ᱜᱮ ᱫᱤᱥᱚᱢ ᱯᱮᱲᱟ ᱠᱚ ᱱᱚᱣᱟ ᱜᱟᱶᱛᱟ ᱞᱟᱹᱭ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱟᱨ ᱛᱮᱦᱮᱧ ᱫᱚ ᱱᱟᱦᱟᱜ ᱱᱤᱢᱰᱤᱦᱟᱹ ᱯᱟᱛᱟ ᱯᱚᱨᱚᱵᱽ ᱮᱱᱮᱡ ᱧᱮᱧᱮᱞ ᱵᱚᱱ ᱪᱟᱞᱟᱜ ᱠᱟᱱᱟ ᱟᱨ ᱚᱸᱰᱮ ᱱᱟᱦᱟᱜ ᱛᱮᱦᱮᱧ ᱡᱟᱦᱟᱸ ᱜᱟᱶᱛᱟ ᱞᱟᱹᱭᱤᱯᱷ ᱯᱟᱦᱴᱟ ᱥᱮᱫ ᱠᱷᱚᱱ ᱡᱟᱦᱟᱸ ᱥᱟᱹᱜᱟᱹᱭ ᱵᱟᱵᱚᱫ ᱥᱮ ᱚᱞ ᱪᱤᱠᱤ ᱵᱟᱵᱚᱫ ᱠᱩᱠᱞᱤ ᱠᱚᱵᱚᱱ ᱥᱟᱯᱲᱟᱣ ᱠᱟᱜᱼᱟ ᱚᱱᱟ ᱠᱩᱠᱞᱤ ᱠᱚ ᱦᱩᱱᱟᱹᱝ ᱥᱚᱫᱚᱨ ᱟᱵᱚᱱ ᱟᱨ ᱛᱮᱞᱟ ᱠᱚᱵᱚᱱ ᱟᱸᱡᱚᱢ ᱥᱟᱸᱜᱮᱭᱟ ᱦᱮᱡ ᱥᱮᱴᱮᱨ ᱟᱠᱟᱱ ᱵᱚᱭᱦᱟ ᱢᱤᱥᱤ ᱠᱚᱴᱷᱮᱱ ᱠᱷᱚᱱ

ᱠᱩᱠᱞᱤ ᱫᱚ ᱱᱚᱣᱟ ᱠᱟᱱᱟ ᱟᱢ ᱟᱭᱳ ᱟᱡᱷᱟᱲ ᱛᱮ ᱫᱤᱡ ᱦᱚᱢᱚᱱ ᱛᱮᱫ ᱠᱩᱲᱤ ᱢᱤᱫᱴᱟᱝ ᱜᱮᱭᱟᱭ ᱩᱱᱤ ᱫᱚᱢ ᱪᱤᱞᱤᱭᱟᱭᱟ ᱪᱮᱫ ᱞᱮᱠᱟ ᱟᱢ ᱟᱭᱳ ᱟᱡᱷᱟᱲ ᱛᱮ ᱫᱤᱡ ᱦᱚᱢᱚᱱ ᱛᱮᱫ ᱠᱩᱲᱤ ᱢᱤᱫᱴᱟᱝ ᱜᱮᱭᱟᱭ ᱩᱱᱤ ᱫᱚᱢ ᱪᱤᱞᱤᱭᱟᱭᱟ ᱚᱱᱟ ᱜᱮᱛᱚ

ᱦᱳᱭ ᱱᱚᱰᱮᱱᱟᱜ ᱛᱤᱱᱟᱹᱜ ᱥᱟᱞ ᱠᱷᱚᱱᱟᱜ ᱮᱦᱚᱵ ᱟᱠᱟᱱᱟ ᱚᱱᱟ ᱫᱚ ᱟᱹᱞᱤᱧ ᱦᱚᱸ ᱵᱟᱹᱞᱤᱧ ᱢᱮᱱ ᱜᱮᱭᱟ ᱟᱪᱪᱷᱟ ᱵᱟᱹᱵᱤᱱ ᱢᱮᱱ ᱜᱮᱭᱟ ᱦᱳᱭ ᱢᱟᱱᱮ ᱡᱮᱢᱚᱱ ᱠᱤ ᱛᱮᱦᱮᱧ ᱡᱮᱢᱚᱱ ᱞᱤᱧ ᱦᱮᱡ ᱠᱟᱱᱟ ᱮᱱᱠᱷᱟᱱ ᱧᱮᱞᱮᱫ ᱠᱚᱣᱟᱞᱤᱧ ᱟᱹᱰᱤ ᱛᱟᱜᱽᱲᱟ ᱠᱚ ᱮᱱᱮᱡ ᱨᱚᱢᱚᱭᱟ ᱨᱟᱹᱥᱠᱟᱹᱭᱟ ᱠᱚ ᱞᱮᱠᱤᱱ ᱟᱹᱞᱤᱧ ᱦᱚᱸ ᱟᱹᱭᱩᱵ ᱟᱹᱭᱩᱵ ᱞᱤᱧ ᱦᱮᱡ ᱮᱱᱟ ᱧᱮᱞᱮᱫ ᱠᱚᱣᱟᱞᱤᱧ ᱛᱟᱜᱽᱲᱟ ᱠᱚ ᱮᱱᱮᱡ ᱠᱟᱱᱟ ᱴᱷᱤᱠ ᱜᱮ ᱟᱹᱰᱤ ᱪᱮᱦᱨᱟ ᱜᱮ ᱯᱟᱛᱟ ᱠᱚᱫᱚ ᱦᱩᱭᱩᱜ ᱠᱟᱱᱟ ᱛᱟᱠᱚ

ᱱᱚᱣᱟ ᱠᱩᱠᱞᱤ ᱠᱚᱯᱮ ᱟᱸᱡᱚᱢ ᱠᱮᱜᱼᱟ ᱟᱨ ᱱᱩᱠᱩ ᱠᱚᱴᱷᱮᱱ ᱡᱟᱦᱟᱸ ᱞᱮᱠᱟ ᱠᱩᱠᱞᱤ ᱫᱚᱦᱚ ᱦᱩᱭ ᱞᱮᱱᱟ ᱚᱱᱟ ᱠᱚ ᱨᱮᱱᱟᱝ ᱛᱮᱞᱟ ᱠᱚᱢᱟ ᱱᱚᱜᱼᱚ ᱱᱚᱝᱠᱟ ᱥᱟᱹᱦᱤ ᱥᱟᱹᱦᱤ ᱵᱟᱝ ᱠᱚ ᱮᱢ ᱠᱟᱜᱼᱟ ᱛᱚ ᱚᱱᱟ ᱠᱩᱠᱞᱤ ᱠᱚ ᱨᱮᱱᱟᱝ ᱛᱮᱞᱟ ᱠᱚᱜᱮ ᱫᱮᱞᱟ ᱵᱚᱱ ᱟᱸᱡᱚᱢ ᱞᱮᱜᱮ ᱯᱳᱭᱞᱳ ᱠᱩᱠᱞᱤ ᱡᱟᱦᱟᱸ ᱛᱟᱦᱮᱸ ᱠᱟᱱᱟ ᱥᱟᱱᱛᱟᱲᱤ ᱨᱮ ᱚᱛ ᱠᱷᱚᱱ ᱛᱟᱭᱚᱢ ᱨᱮ ᱪᱮᱫ ᱢᱮᱱᱟᱜᱼᱟ ᱥᱟᱱᱛᱟᱲᱤ ᱢᱟᱱᱮ ᱱᱚᱣᱟ ᱥᱟᱱᱛᱟᱲᱤ ᱚᱞ ᱪᱤᱠᱤ ᱛᱮ ᱚᱞ ᱢᱮ ᱢᱤᱫᱴᱟᱹᱝ ᱥᱚᱵᱫᱚ ᱵᱮᱱᱟᱣ ᱢᱮ ᱢᱮᱱᱫᱚ ᱟᱹᱲᱟᱹ ᱵᱮᱱᱟᱣ ᱢᱮ ᱥᱟᱱᱛᱟᱲᱤ ᱟᱹᱲᱟᱹ ᱢᱤᱫᱴᱟᱹᱝ ᱵᱮᱱᱟᱣ ᱢᱮ ᱥᱟᱱᱛᱟᱲᱤ ᱛᱚ ᱚᱱᱟ ᱨᱮ ᱪᱮᱫ ᱪᱮᱫ ᱠᱚ ᱞᱟᱜᱟᱣ ᱠᱟᱱᱟ ᱛᱚ ᱚᱱᱟ ᱠᱚ ᱧᱮᱞ ᱢᱮ ᱚᱱᱟ ᱪᱤᱠᱤ ᱪᱮᱫ ᱪᱮᱫ ᱪᱤᱠᱤ ᱠᱚ ᱞᱟᱜᱟᱣ ᱠᱟᱱᱟ ᱚᱱᱟ ᱠᱚ ᱧᱮᱞ ᱢᱮ ᱤᱥ ᱟ ᱮᱱ ᱚᱛ ᱟ ᱮᱲ ᱤ ᱥᱟᱱᱛᱟᱲᱤ ᱛᱚ ᱚᱱᱮ ᱚᱱᱟ ᱟᱹᱲᱟᱹ ᱡᱟᱦᱟᱸ ᱵᱮᱱᱟᱣᱮᱱᱟ ᱚᱱᱟ ᱟᱹᱲᱟᱹ ᱨᱮ ᱧᱮᱞ ᱢᱮ ᱚᱛ ᱠᱷᱚᱱ ᱛᱟᱭᱚᱢ ᱨᱮ ᱪᱮᱫ ᱢᱮᱱᱟᱜᱼᱟ ᱟ ᱢᱮᱱᱟᱜᱼᱟ ᱥᱮ ᱚᱱᱟ ᱟ ᱠᱟᱱᱟ ᱱᱚᱣᱟ ᱜᱮ ᱠᱟᱱᱟ ᱯᱳᱭᱞᱳ ᱠᱩᱠᱞᱤ ᱨᱮᱱᱟᱜ ᱛᱮᱞᱟ ᱫᱚ ᱛᱚ ᱫᱚᱥᱟᱨ ᱠᱩᱠᱞᱤ ᱨᱮᱱᱟᱝ ᱪᱮᱫ ᱞᱮᱠᱟ ᱛᱟᱦᱮᱸ ᱠᱟᱱᱟ ᱫᱚᱥᱟᱨ ᱠᱩᱠᱞᱤ ᱛᱟᱦᱮᱸ ᱠᱟᱱᱟ ᱨᱟᱹᱯᱩᱫ ᱵᱟᱱᱟᱱ ᱥᱟᱰᱮᱭᱟ ᱥᱮ ᱵᱟᱝᱟ ᱛᱚ ᱨᱟᱹᱯᱩᱫ ᱵᱟᱱᱟᱱ ᱫᱚ ᱥᱟᱰᱮ ᱜᱮᱭᱟ ᱟᱨ ᱨᱟᱹᱯᱩᱫ ᱵᱟᱱᱟᱱ ᱪᱮᱫ ᱞᱮᱠᱟᱛᱮ ᱥᱟᱰᱮᱭᱟ ᱚᱱᱟ ᱠᱚ ᱫᱮᱞᱟ ᱵᱚᱱ ᱟᱸᱡᱚᱢ ᱞᱮᱜᱮ ᱛᱚ ᱥᱟᱰᱮᱭᱟ ᱪᱮᱫ ᱞᱮᱠᱟᱛᱮ ᱨᱟᱹᱯᱩᱫ ᱨᱟᱹᱯᱩᱫ ᱟᱢ ᱵᱟᱱᱟᱱ ᱢᱮ ᱡᱟᱦᱟᱸ ᱨᱟᱹᱯᱩᱫ ᱢᱤᱫᱴᱟᱱ ᱟᱹᱲᱟᱹ ᱵᱮᱱᱟᱣ ᱟᱠᱟᱱᱟ ᱚᱱᱟᱴᱟᱜ ᱟᱢ ᱵᱟᱱᱟᱱ ᱢᱮ ᱤᱨ ᱟᱜ ᱜᱟᱹᱦᱞᱟᱹ ᱮᱯᱷ ᱩ ᱩᱫ ᱚᱦᱚᱫ ᱨᱟᱹᱯᱩᱫ ᱛᱚ ᱱᱚᱜᱼᱚ ᱱᱚᱣᱟ ᱡᱟᱦᱟᱸ ᱱᱟᱜ ᱱᱚᱜᱼᱚ ᱱᱚᱝᱠᱟᱢ ᱵᱟᱱᱟᱱ ᱠᱮᱫᱼᱟ ᱚᱱᱟ ᱵᱟᱱᱟᱱ ᱜᱮ ᱠᱟᱱᱟ ᱚᱱᱟ ᱥᱟᱰᱮ ᱫᱚ ᱚᱱᱟ ᱨᱟᱹᱯᱩᱫ ᱜᱮ ᱚᱱᱟ ᱡᱟᱦᱟᱸᱢ ᱵᱟᱱᱟᱱ ᱠᱮᱫᱼᱟ ᱟᱢᱟᱜ ᱢᱚᱪᱟ ᱠᱷᱚᱱ ᱡᱟᱦᱟᱱᱟᱜ ᱵᱟᱱᱟᱱ ᱠᱟᱛᱮ ᱚᱱᱟ ᱱᱟᱜ ᱩᱰᱩᱠ ᱮᱱᱟ ᱥᱟᱰᱮ ᱛᱮᱫ ᱚᱱᱮ ᱚᱱᱟᱜᱮ ᱨᱟᱹᱯᱩᱫ ᱵᱟᱱᱟᱱ ᱥᱟᱰᱮ ᱫᱚ ᱛᱮᱞᱟ ᱛᱮᱫ ᱫᱚ ᱱᱚᱣᱟ ᱠᱟᱱᱟ ᱛᱚ ᱛᱮᱥᱟᱨ ᱠᱩᱠᱞᱤ ᱡᱟᱦᱟᱸ ᱛᱟᱦᱮᱸ ᱠᱟᱱᱟ ᱠᱚᱲᱟ ᱠᱚ ᱯᱟᱦᱴᱟ ᱟᱢ ᱟᱭᱳ ᱟᱡᱷᱱᱟᱨ ᱛᱮᱫᱤᱡ ᱦᱚᱢᱚᱱ ᱛᱮᱫ ᱠᱚᱲᱟᱢ ᱪᱤᱞᱤᱭᱟ ᱱᱚᱣᱟ ᱯᱟᱨᱴ ᱴᱩ ᱨᱮᱱᱟᱜ ᱵᱷᱤᱰᱤᱭᱳ ᱨᱮᱦᱚᱸ ᱱᱚᱣᱟ ᱠᱩᱠᱞᱤ ᱨᱮᱱᱟᱜ ᱛᱮᱞᱟ ᱫᱚᱵᱚᱱ ᱧᱟᱢᱮᱫ ᱜᱮᱭᱟ ᱛᱚ ᱠᱚᱲᱟ ᱠᱚ ᱯᱟᱦᱴᱟ ᱡᱟᱦᱟᱱᱟᱜ ᱟᱢ ᱟᱭᱳ ᱟᱡᱷᱱᱟᱨ ᱛᱮᱫᱤᱡ ᱦᱚᱢᱚᱱ ᱛᱮᱫ ᱠᱚᱲᱟ ᱫᱚᱢ ᱪᱤᱞᱤ ᱟᱭᱟ ᱱᱚᱣᱟ ᱨᱮᱱᱟᱜ ᱛᱮᱞᱟ ᱫᱚ ᱠᱟᱱᱟ ᱟᱢ ᱜᱮ ᱠᱩᱲᱤ ᱠᱚ ᱯᱟᱦᱴᱟ ᱟᱢ ᱟᱭᱳ ᱟᱡᱷᱱᱟᱨ ᱛᱮᱫᱤᱡ ᱦᱚᱢᱚᱱ ᱛᱮᱫ ᱠᱩᱲᱤ ᱢᱤᱫᱴᱟᱹᱝ ᱜᱮᱭᱟᱭ ᱱᱩᱭ ᱫᱚᱢ ᱪᱤᱞᱤ ᱟᱭᱟ ᱛᱮᱞᱟ ᱛᱮᱫ ᱫᱚ ᱟᱢᱜᱮ ᱱᱚᱣᱟ ᱠᱩᱠᱞᱤ ᱠᱚ ᱡᱩᱫᱤ ᱯᱮ ᱠᱩᱥᱤᱭᱟᱜ ᱠᱟᱱᱟ ᱱᱚᱣᱟ ᱵᱷᱤᱰᱤᱭᱳ ᱡᱩᱫᱤ ᱯᱮ ᱠᱩᱥᱤᱭᱟᱜ ᱠᱟᱱᱟ ᱞᱟᱭᱤᱠ ᱥᱮᱭᱟᱨ ᱠᱚᱢᱮᱱᱴ ᱡᱟᱦᱟᱸᱭ ᱠᱚ ᱡᱩᱫᱤ ᱱᱚᱣᱟ ᱵᱷᱤᱰᱤᱭᱳ ᱨᱮᱯᱮ ᱱᱟᱣᱟ ᱩᱛᱟᱹᱨ ᱜᱮᱭᱟ ᱮᱱᱠᱷᱟᱱ ᱱᱚᱣᱟ ᱪᱮᱱᱮᱞ ᱥᱟᱵᱥᱠᱨᱟᱭᱤᱵᱽ ᱠᱟᱜ ᱯᱮ ᱜᱷᱚᱱᱴᱤ ᱦᱚᱸ ᱫᱟᱵᱟᱣ ᱠᱟᱜ ᱯᱮ ᱟᱨ ᱚᱞ ᱵᱚᱴᱚᱱ ᱚᱱ ᱠᱟᱜ ᱯᱮ ᱮᱱᱠᱷᱟᱱ ᱡᱟᱦᱟᱸ ᱛᱤᱥ ᱜᱮ ᱤᱧᱟᱹᱜ ᱱᱚᱣᱟ ᱜᱟᱶᱛᱟ ᱞᱮ ᱯᱟᱦᱴᱟ ᱥᱮᱫ ᱠᱷᱚᱱ ᱱᱟᱣᱟ ᱵᱷᱤᱰᱤᱭᱳᱧ ᱟᱯᱞᱳᱰᱟ ᱟᱯᱮ ᱴᱷᱮᱱ ᱥᱟᱱᱟᱢ ᱠᱷᱚᱱ ᱢᱟᱲᱟᱝ ᱨᱮ ᱥᱮᱴᱮᱨᱚᱜᱼᱟ ᱱᱳᱴᱤᱯᱷᱤᱠᱮᱥᱚᱱ